ᱮᱱᱠᱷᱟᱱ ᱟᱞᱮ ᱡᱟᱦᱟᱸ ᱜᱮ ᱢᱮᱱᱟᱜ ᱞᱮ ᱥᱚᱦᱮ ᱜᱚᱴᱟᱝ ᱢᱟᱥᱴᱚᱨ ᱥᱟᱱᱛᱟᱲ ᱢᱩᱬᱩ ᱢᱮᱥᱟ ᱠᱟᱛᱮ ᱚᱴᱷᱟᱥᱤ ᱡᱚᱱ ᱱᱤᱛᱚᱜ ᱞᱮ ᱥᱟᱨᱮᱡ ᱟᱠᱟᱱᱟ ᱮᱱᱠᱷᱟᱱ ᱟᱞᱮᱭᱟᱜ ᱯᱞᱚᱥ ᱴᱩ ᱯᱟᱥ ᱢᱮᱱᱟᱜᱼᱟ ᱯᱷᱳᱨᱴᱤ ᱯᱷᱟᱭᱤᱵᱷ ᱢᱮᱱᱟᱜᱼᱟ ᱰᱤ ᱮᱞ ᱰᱤ ᱢᱮᱱᱟᱜᱼᱟ ᱳ ᱴᱤ ᱴᱤ ᱢᱮᱱᱟᱜᱼᱟ ᱢᱮᱱᱠᱷᱟᱱ ᱦᱟᱡᱟᱨ ᱴᱟᱠᱟ ᱠᱷᱚᱱ ᱮᱦᱚᱵ ᱠᱟᱛᱮ ᱫᱩ ᱦᱟᱡᱟᱨ ᱛᱮᱨᱚ ᱨᱮᱫᱚ ᱯᱮ ᱦᱟᱡᱟᱨ ᱵᱟᱨ ᱥᱟᱭ ᱴᱟᱠᱟ ᱟᱞᱮ ᱠᱩᱲᱟᱹᱭ ᱮᱢᱟᱞᱮ ᱠᱟᱱᱟ ᱮᱱᱠᱷᱟᱱ ᱦᱤᱥᱟᱹᱵ ᱢᱟ ᱢᱤᱫ ᱫᱤᱱ ᱟᱞᱮ ᱞᱮ ᱧᱟᱢᱮᱜᱼᱟ ᱥᱚᱦᱮ ᱥᱟᱛ ᱴᱟᱠᱟ ᱟᱨ ᱡᱟᱦᱟᱸ ᱛᱤᱱᱟᱹᱜ ᱜᱮ ᱮᱴᱟᱜ ᱢᱟᱪᱮᱫ ᱠᱚ ᱩᱨᱫᱩ ᱛᱮᱞᱜᱩ ᱵᱚᱝᱜᱟᱲᱤ ᱵᱟᱝ ᱩᱲᱤᱭᱟ ᱢᱟᱪᱮᱫ ᱩᱱᱠᱩ ᱠᱚᱫᱚ ᱛᱩᱨᱩᱭ ᱥᱮᱨᱢᱟ ᱯᱩᱨᱟᱹᱣ ᱮᱱᱠᱷᱟᱱ ᱩᱱᱠᱩ ᱫᱚ ᱟᱠᱚ ᱱᱤᱭᱚᱢᱤᱛᱚ ᱥᱤᱠᱠᱷᱚᱠ ᱠᱚ ᱮᱢᱟᱜ ᱠᱚᱣᱟ ᱫᱚᱨᱢᱟᱦᱟ ᱰᱷᱮᱨᱟᱜ ᱠᱚᱣᱟ ᱟᱨ ᱱᱤᱛᱚᱜ ᱢᱟ ᱡᱟᱦᱟᱸ ᱠᱚᱱᱴᱟᱠᱪᱩᱣᱟᱞᱤ ᱵᱟᱝ ᱪᱚᱠᱛᱤᱵᱤᱛᱛᱤ ᱵᱚᱱ ᱢᱮᱱᱮᱫᱼᱟ ᱚᱱᱟ ᱥᱚᱨᱠᱟᱨᱮ ᱩᱴᱷᱟᱹᱣ ᱟᱠᱟᱫᱼᱟ ᱢᱮᱱᱠᱷᱟᱱ ᱟᱞᱮ ᱫᱚ ᱵᱟᱝ ᱟᱵᱚ ᱫᱚ ᱱᱤᱛᱚᱜ ᱦᱟᱹᱵᱤᱡ ᱚᱱᱟ ᱨᱮᱦᱚᱸ ᱵᱟᱭ ᱞᱮᱠᱷᱟ ᱡᱚᱠᱷᱟ ᱟᱠᱟᱫ ᱵᱚᱱᱟ ᱚᱱᱟᱛᱮ ᱟᱞᱮ ᱞᱮ ᱩᱭᱦᱟᱹᱨᱚᱜ ᱠᱟᱱᱟ ᱵᱷᱟᱹᱵᱤᱭᱟᱜ ᱠᱟᱱᱟ ᱞᱮ ᱟᱵᱚᱣᱟᱜ ᱵᱷᱟᱥᱟ ᱥᱟᱱᱛᱟᱲᱤ ᱵᱷᱟᱥᱟ ᱫᱚ ᱥᱚᱝᱵᱤᱫᱷᱟᱱ ᱨᱮ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱥᱟᱞᱮ ᱨᱮ ᱦᱟᱛᱟᱣ ᱵᱟᱛᱟᱣ ᱟᱠᱟᱫᱼᱟ ᱱᱤᱛᱚᱜ ᱫᱚ ᱦᱩᱭᱱᱟ ᱵᱟᱭᱤᱥᱴᱤ ᱵᱷᱟᱥᱟ ᱡᱟᱦᱟᱸ ᱢᱮᱱᱟᱜᱼᱟ ᱚᱱᱟ ᱵᱷᱟᱥᱟ ᱥᱟᱞᱟᱜ ᱵᱟᱨᱟ ᱵᱟᱹᱨᱤ ᱜᱮ ᱟᱵᱚ ᱦᱚᱠ ᱵᱚᱱ ᱧᱟᱢᱟ ᱢᱮᱱᱛᱮ ᱢᱮᱱᱟᱜᱼᱟ ᱢᱮᱱᱠᱷᱟᱱ ᱛᱮᱦᱮᱧ ᱟᱵᱚ ᱳᱰᱤᱥᱟ ᱥᱚᱨᱠᱟᱨ ᱡᱟᱦᱟᱸᱭ ᱢᱟᱱᱱᱚ ᱵᱚᱨᱚ ᱢᱩᱠᱠᱷᱚ ᱢᱚᱱᱛᱨᱤ ᱱᱚᱵᱤᱱ ᱯᱚᱴᱱᱟᱭᱮᱠ ᱛᱮᱦᱮᱧ ᱚᱱᱟ ᱵᱟᱝ ᱠᱟᱨᱡᱚᱠᱟᱨᱤ ᱟᱠᱟᱫᱼᱟᱭ ᱩᱱᱤ ᱫᱚᱭ ᱩᱭᱦᱟᱹᱨ ᱟᱠᱟᱫᱼᱟ ᱵᱟᱝ ᱟᱡ ᱨᱮᱱ ᱡᱟᱦᱟᱸᱭ ᱠᱟᱹᱢᱤᱭᱟᱹ ᱠᱚᱠᱚ ᱩᱭᱦᱟᱹᱨ ᱟᱠᱟᱫᱼᱟ ᱡᱮ ᱱᱚᱣᱟ ᱥᱟᱱᱛᱟᱲᱤ ᱯᱟᱹᱨᱥᱤ ᱚᱞ ᱪᱤᱠᱤ ᱫᱚ ᱱᱩᱠᱩ ᱡᱩᱫᱤ ᱴᱷᱤᱠ ᱥᱟᱺᱦᱤᱡ ᱠᱩᱲᱟᱹᱭ ᱵᱟᱹᱧ ᱮᱢᱟ ᱠᱚᱣᱟ ᱟᱠᱚ ᱛᱮᱜᱮ ᱠᱚ ᱵᱷᱟᱜᱟᱜᱼᱟ ᱵᱷᱟᱜᱟᱣ ᱞᱮᱱᱠᱷᱟᱱ ᱱᱚᱣᱟ ᱯᱳᱥᱴ ᱦᱚᱸ ᱢᱩᱪᱟᱹᱫᱚᱜᱼᱟ ᱯᱳᱥᱴ ᱢᱩᱪᱟᱹᱫ ᱞᱮᱱᱠᱷᱟᱱ ᱡᱟᱦᱟᱸ ᱛᱤᱱᱟᱹᱜ ᱜᱮ ᱟᱠᱚ ᱯᱚᱞᱚᱥᱛᱤ ᱞᱮᱵᱮᱞ ᱨᱮ ᱮᱢ ᱟᱭ ᱮᱞ ᱠᱚ ᱤᱫᱤᱭᱮᱫᱼᱟ ᱯᱤᱡᱤ ᱛᱮᱠᱚ ᱮᱢ ᱟᱭ ᱮᱞ ᱮᱫᱼᱟ ᱩᱱᱠᱩ ᱵᱟᱠᱚ ᱤᱫᱤᱭᱟ ᱛᱟᱭᱱᱚᱢ ᱫᱚ ᱡᱟᱦᱟᱱᱟᱜ ᱠᱮᱱᱫᱨᱚ ᱥᱚᱨᱠᱟᱨ ᱦᱟᱸᱜ ᱨᱤᱯᱳᱨᱴ ᱮ ᱠᱚᱭᱟ ᱟᱯᱮ ᱡᱮ ᱥᱟᱱᱛᱟᱲᱤ ᱵᱤᱵᱷᱟᱜᱽ ᱛᱮ ᱠᱩᱞᱟᱹᱧ ᱮᱢ ᱟᱠᱟᱫ ᱯᱮᱭᱟ ᱛᱤᱱᱟᱹᱜ ᱠᱚ ᱚᱞᱚᱜ ᱠᱟᱱᱟ ᱥᱮ ᱵᱟᱝᱟ ᱩᱱ ᱡᱚᱦᱚᱜ ᱢᱮᱱᱟ ᱟᱞᱮ ᱞᱮ ᱠᱷᱩᱞᱟᱹ ᱞᱮᱫ ᱜᱮᱭᱟ ᱳᱰᱤᱥᱟ ᱨᱮ ᱟᱨ ᱚᱸᱰᱮ ᱱᱚᱣᱟ ᱵᱷᱟᱥᱟ ᱨᱮ ᱚᱞᱚᱜ ᱠᱚ ᱵᱟᱹᱱᱩᱜ ᱠᱚᱣᱟ ᱯᱟᱲᱦᱟᱣ ᱠᱚ ᱵᱟᱹᱱᱩᱜ ᱠᱚᱣᱟ ᱮᱱᱠᱷᱟᱱ ᱚᱱᱟ ᱫᱚ ᱦᱟᱸᱜ ᱮ ᱵᱚᱱᱫ ᱜᱤᱰᱤ ᱠᱟᱜᱼᱟ ᱚᱱᱟᱛᱮ ᱥᱟᱱᱛᱟᱲ ᱠᱚ ᱢᱩᱪᱟᱹᱫ ᱠᱟᱜ ᱵᱟᱹᱱᱩᱜ ᱠᱚᱣᱟ ᱟᱪᱪᱷᱟ ᱜᱚᱢᱠᱮ ᱟᱹᱞᱤᱧᱟᱜ ᱠᱩᱠᱞᱤ ᱟᱪᱪᱷᱟ ᱱᱤᱛᱚᱜ ᱟᱯᱮ ᱫᱚ ᱥᱟᱱᱛᱟᱲᱤ ᱵᱷᱟᱥᱟ ᱞᱟᱹᱜᱤᱫ ᱴᱤᱪᱟᱨ ᱱᱟᱦᱟᱜ ᱮ ᱵᱟᱦᱟᱞ ᱞᱮᱫ ᱯᱮᱭᱟ ᱦᱳᱭ ᱟᱪᱪᱷᱟ ᱟᱯᱮ ᱫᱚ ᱱᱤᱛᱚᱜ ᱚᱠᱟ ᱥᱟᱵᱡᱮᱠᱴ ᱯᱮ ᱯᱟᱲᱦᱟᱣᱮᱫ ᱠᱚᱣᱟ ᱟᱞᱮ ᱱᱤᱛᱚᱜ ᱟᱵᱚ ᱡᱟᱦᱟᱸ ᱦᱤᱞᱳᱜ ᱫᱩ ᱦᱟᱡᱟᱨ ᱥᱟᱛ ᱠᱷᱚᱱ ᱫᱚ ᱱᱟᱦᱟᱜ ᱠᱞᱟᱥ ᱚᱣᱟᱱ ᱨᱮᱫᱚ ᱵᱷᱟᱥᱟ ᱛᱟᱦᱮᱸ ᱠᱟᱱᱟ ᱜᱚᱱᱤᱛᱚ ᱛᱟᱦᱮᱸ ᱠᱟᱱᱟ ᱵᱟᱨᱭᱟ ᱚᱱᱟ ᱯᱚᱨᱮ ᱫᱤᱛᱤᱭᱚ ᱨᱮᱫᱚ ᱵᱷᱟᱥᱟ ᱜᱮ ᱛᱟᱦᱮᱸᱭᱮᱱᱟ ᱛᱨᱤᱛᱤᱭᱚ ᱨᱮᱦᱚᱸ ᱵᱷᱟᱥᱟ ᱜᱮ ᱛᱟᱦᱮᱸᱭᱮᱱᱟ ᱪᱚᱛᱩᱨᱛᱷ ᱨᱮᱦᱚᱸ ᱵᱷᱟᱥᱟ ᱟᱨ ᱯᱚᱧᱪᱚᱢ ᱨᱮ ᱵᱷᱟᱥᱟ ᱮᱱᱠᱷᱟᱱ ᱚᱱᱟ ᱵᱤᱱ ᱢᱮᱠᱚᱯ ᱞᱮᱠᱷᱟᱱ ᱫᱚ ᱟᱹᱵᱤᱱᱟᱜ ᱫᱚ ᱛᱩᱨᱩᱭ ᱜᱚᱴᱟᱝ ᱦᱟᱸᱜ ᱯᱤᱨᱤᱭᱚᱰ ᱪᱟᱵᱟᱭᱮᱱᱟ ᱮᱱᱠᱷᱟᱱ ᱧᱮᱞᱮᱫ ᱜᱮᱭᱟ ᱵᱚᱱ ᱯᱨᱟᱭᱢᱟᱨᱤ ᱞᱮᱵᱷᱮᱞ ᱨᱮ ᱵᱟᱨᱭᱟ ᱵᱟᱠᱷᱟᱱ ᱯᱮᱭᱟ ᱢᱟᱪᱮᱫ ᱠᱚ ᱛᱟᱦᱮᱸ ᱠᱟᱱᱟ ᱮᱱᱠᱷᱟᱱ ᱚᱱᱟ ᱛᱟᱞᱟᱛᱮ ᱟᱵᱚ ᱩᱰᱤᱭᱟ ᱛᱮᱦᱚᱸ ᱵᱚᱱ ᱯᱟᱲᱦᱟᱣᱮᱫ ᱠᱚᱜᱮᱭᱟ ᱜᱚᱱᱤᱛ ᱦᱚᱸᱵᱚᱱ ᱯᱟᱲᱦᱟᱣᱮᱫ ᱠᱚᱜᱮᱭᱟ ᱵᱷᱩᱜᱳᱞ ᱦᱚᱸᱵᱚᱱ ᱯᱟᱲᱦᱟᱣᱮᱫ ᱠᱚᱜᱮᱭᱟ ᱡᱚᱛᱚᱣᱟᱜ ᱜᱮ ᱟᱠᱚ ᱥᱟᱞᱟᱜ ᱵᱚᱱ ᱠᱟᱹᱢᱤ ᱠᱟᱱᱟ ᱟᱨ ᱡᱟᱦᱟᱸ ᱜᱮ ᱱᱚᱜᱼᱚᱭ ᱱᱟᱜ ᱵᱷᱳᱴ ᱪᱮ ᱵᱷᱳᱴᱟᱨ ᱠᱚ ᱱᱟᱜ ᱵᱟᱝ ᱤᱭᱟᱹᱜ ᱠᱟᱱᱟ ᱚᱱᱟ ᱚᱱᱟ ᱠᱟᱹᱢᱤ ᱨᱮᱦᱚᱸ ᱵᱚᱱ ᱪᱷᱩᱴᱟᱹᱣ ᱠᱟᱱ ᱜᱮᱭᱟ᱾ ᱪᱷᱩᱴᱟᱹᱣ ᱠᱟᱱᱟ ᱡᱟᱦᱟᱸ ᱛᱤᱱᱟᱹᱜ ᱵᱷᱳᱴ ᱦᱩᱭᱩᱜ ᱠᱟᱱᱟ ᱤᱞᱮᱠᱥᱚᱱ ᱰᱤᱭᱩᱴᱤ ᱨᱮᱦᱚᱸ ᱟᱵᱚ ᱦᱚᱸ ᱚᱸᱰᱮ ᱵᱚᱱ ᱠᱚ ᱤᱫᱤᱭᱮᱫ ᱵᱚᱱ ᱜᱮᱭᱟ ᱚᱸᱰᱮ ᱫᱚ ᱪᱮᱫ ᱠᱚ ᱧᱩᱛᱩᱢᱮᱫ ᱵᱚᱱᱟ ᱟᱥᱤᱥᱴᱮᱱᱴ ᱴᱤᱪᱚᱨ ᱢᱮᱱᱛᱮ

ᱚᱱᱟ ᱠᱚᱥᱪᱮᱱ ᱨᱮ ᱮᱱᱥᱟᱨ ᱞᱟᱹᱜᱤᱫ ᱫᱚ ᱯᱮᱯᱟᱨ ᱨᱮ ᱟᱞᱮ ᱢᱤᱫᱴᱟᱝ ᱠᱷᱟᱛᱟ ᱞᱮ ᱠᱚᱨᱟᱣᱮᱫ ᱛᱟᱦᱮᱸᱫ ᱚᱱᱟ ᱨᱮᱞᱮ ᱨᱮᱡᱟᱞᱴ ᱞᱮ ᱨᱟᱠᱟᱵᱮᱫ ᱛᱟᱦᱮᱸᱫ ᱢᱮᱱᱠᱷᱟᱱ ᱚᱱᱟ ᱫᱚ ᱟᱠᱚ ᱫᱚ ᱦᱟᱱᱛᱮ ᱫᱚ ᱵᱟᱠᱚ ᱵᱷᱮᱡᱟᱭᱮᱫ ᱛᱟᱦᱮᱸᱫ ᱵᱟᱠᱚ ᱵᱷᱮᱡᱟᱭᱮᱫ ᱚᱸᱰᱮ ᱠᱷᱚᱱ ᱟᱞᱮ ᱫᱚᱞᱮ ᱵᱟᱲᱟᱭᱮᱫ ᱛᱟᱦᱮᱸᱫ ᱟᱵᱚᱣᱟᱜ ᱚᱞ ᱥᱮ ᱟᱵᱚᱣᱟᱜ ᱵᱷᱟᱥᱟ ᱛᱮ ᱡᱟᱦᱟᱸ ᱚᱞ ᱯᱟᱲᱦᱟᱣ ᱪᱟᱞᱟᱜ ᱠᱟᱱ ᱫᱚ ᱱᱚᱣᱟ ᱫᱚ ᱟᱵᱚ ᱡᱟᱦᱟᱸ ᱵᱷᱚᱸᱡᱽ ᱫᱤᱥᱚᱢ ᱨᱮ ᱦᱩᱞ ᱪᱟᱹᱞᱩ ᱞᱮᱱ ᱛᱟᱦᱮᱸᱫ ᱯᱮ ᱟᱸᱡᱚᱢ ᱞᱮᱫ ᱜᱮᱭᱟ ᱡᱟᱦᱟᱸᱭᱱᱟ ᱵᱷᱟᱨᱚᱛ ᱡᱟᱠᱟᱛ ᱯᱟᱹᱴᱷᱩᱣᱟᱹ ᱜᱟᱶᱛᱟ ᱛᱟᱦᱮᱸ ᱠᱟᱱᱟ ᱠᱟᱹᱞᱩᱨᱟᱢ ᱢᱩᱨᱢᱩ ᱩᱱᱤᱭᱟᱜ ᱠᱩᱨᱩᱢᱩᱴᱩ ᱛᱮ ᱵᱷᱚᱸᱡᱽ ᱫᱤᱥᱚᱢ ᱜᱚᱴᱟ ᱦᱩᱞ ᱪᱩ ᱞᱮᱱᱟ ᱢᱚᱭᱩᱨᱵᱷᱚᱸᱡᱽ ᱴᱷᱚᱯ ᱞᱮᱱᱟ ᱮᱱᱠᱷᱟᱱ ᱚᱱᱟ ᱚᱠᱛᱚ ᱨᱮ ᱧᱮᱞ ᱠᱮᱜᱼᱟ ᱱᱚᱣᱟ ᱵᱟᱹᱧ ᱮᱢᱟ ᱠᱚ ᱠᱷᱟᱱ ᱟᱨᱚ ᱪᱮᱫ ᱠᱚᱪᱚ ᱠᱚ ᱜᱚᱸᱰᱚᱲᱟ ᱯᱟᱞᱮᱱ ᱚᱱᱟ ᱠᱚ ᱫᱤᱥᱟᱹ ᱠᱟᱛᱮ ᱜᱮ ᱧᱮᱞ ᱠᱮᱜᱼᱟ ᱛᱮᱦᱮᱧ ᱵᱷᱟᱥᱟ ᱢᱟ ᱮᱭᱤᱴ ᱥᱤᱰᱩᱞ ᱨᱮ ᱦᱩᱭ ᱴᱷᱤᱠ ᱟᱠᱟᱱᱟ ᱱᱚᱣᱟ ᱵᱷᱟᱥᱟ ᱤᱫᱤ ᱠᱟᱛᱮ ᱢᱟᱱᱮ ᱯᱳᱥᱴᱤᱝ ᱮᱢᱟ ᱠᱚᱣᱟ ᱮᱱᱠᱷᱟᱱ ᱦᱩᱞ ᱦᱚᱸ ᱵᱚᱱᱫᱚᱜ ᱛᱟᱠᱚᱣᱟ ᱵᱚᱱᱫᱚᱜ ᱟᱠᱚ ᱦᱳᱭ ᱵᱚᱱᱫᱚᱜ ᱟᱠᱚ ᱥᱟᱹᱨᱤᱜᱮ ᱟᱞᱮ ᱦᱚᱸᱞᱮ ᱧᱟᱢ ᱠᱮᱜᱼᱟ ᱦᱩᱞ ᱦᱚᱸ ᱵᱚᱱᱫᱮᱱᱟ ᱛᱷᱤᱨ ᱮᱱᱟ ᱟᱨ ᱩᱱᱠᱩ ᱟᱨ ᱛᱮᱦᱮᱧ ᱡᱩᱫᱤ ᱦᱩᱱᱟᱹᱝ ᱚᱱᱟ ᱯᱚᱨᱮ ᱫᱩ ᱦᱟᱡᱟᱨ ᱛᱮᱨᱚ ᱪᱳᱫᱽᱫᱳ ᱨᱮᱠᱚ ᱧᱟᱢ ᱠᱮᱜᱼᱟ ᱮᱢ ᱮᱞ ᱮ ᱞᱮᱠᱟᱛᱮ ᱵᱚᱦᱩᱵᱷᱟᱥᱤ ᱢᱟᱪᱮᱫ ᱧᱟᱢ ᱠᱮᱜᱼᱟ ᱠᱚ ᱩᱱᱠᱩ ᱢᱟᱵᱚᱱ ᱱᱚᱜᱼᱚᱭ ᱵᱚᱱ ᱟᱸᱡᱚᱢ ᱠᱮᱜ ᱜᱮᱭᱟ ᱡᱟᱦᱟᱸᱭ ᱚᱱᱟ ᱫᱚ ᱟᱠᱚᱣᱟᱜ ᱜᱟᱭᱤᱰ ᱞᱟᱭᱤᱱ ᱨᱮ ᱚᱞ ᱴᱷᱤᱠ ᱞᱮᱜ ᱟᱭ ᱡᱮ ᱯᱷᱳᱨᱴᱤ ᱯᱞᱟᱥ ᱴᱩ ᱯᱟᱥ ᱯᱷᱳᱨᱴᱤ ᱯᱷᱟᱭᱤᱵᱽ ᱰᱤ ᱮᱞ ᱰᱤ ᱳ ᱴᱤ ᱤ ᱴᱤ ᱡᱟᱦᱟᱸᱭ ᱯᱩᱨᱟᱹᱣ ᱠᱮᱜᱼᱟ ᱪᱷᱚ ᱵᱚᱪᱷᱚᱨ ᱨᱮ ᱩᱱᱤ ᱫᱚᱭ ᱱᱤᱭᱚᱢᱤᱛᱚᱜᱼᱟ ᱚᱱᱟ ᱞᱮᱠᱟᱛᱮ ᱩᱱᱠᱩ ᱫᱚᱠᱚ ᱱᱤᱭᱚᱢᱤᱛᱚᱭᱮᱱᱟ ᱢᱮᱱᱠᱷᱟᱱ ᱩᱱᱠᱩ ᱦᱚᱸ ᱚᱞ ᱪᱤᱠᱤ ᱫᱚ ᱩᱱᱠᱩ ᱫᱚᱠᱚ ᱢᱮᱛᱟ ᱠᱟᱱᱟ ᱫᱮᱠᱷᱚ ᱥᱟᱱᱛᱟᱲᱤ ᱵᱷᱟᱥᱟ ᱯᱨᱚᱛᱤ ᱵᱮᱥᱤ ᱜᱩᱨᱩᱛᱛᱚ ᱱᱮᱵᱚ ᱛᱟᱦᱚᱞᱮ ᱥᱮᱢᱟᱱᱚᱝᱠᱚ ᱯᱨᱚᱛᱤ ᱥᱮᱢᱟᱛᱩᱢᱮᱵᱮ ᱦᱮᱵᱚ ᱮᱱᱠᱷᱟᱱ ᱩᱱᱠᱩ ᱫᱚ ᱪᱮᱫ ᱟᱵᱚᱣᱟᱜ ᱫᱚ ᱩᱱᱟᱹᱜ ᱵᱟᱝᱠᱚ ᱠᱩᱨᱩᱢᱩᱴᱩ ᱠᱟᱱᱟ ᱟᱠᱚᱣᱟᱜ ᱜᱮᱠᱚ ᱪᱷᱩᱴᱟᱹᱣ ᱠᱟᱱᱟ ᱡᱟᱦᱟᱸ ᱜᱮ ᱟᱵᱚ ᱵᱩᱦᱤ ᱮᱢ ᱠᱟᱜᱼᱟ ᱟᱠᱚ ᱫᱚ ᱦᱟᱸᱜ ᱚᱱᱟ ᱴᱮᱠᱥᱴ ᱵᱩᱠ ᱟᱨᱚ ᱠᱟᱹᱴᱤᱡ ᱠᱟᱹᱴᱤᱡ ᱡᱟᱦᱟᱸ ᱠᱚᱨᱱᱟᱨ ᱨᱮ ᱛᱟᱦᱮᱱᱟ ᱜᱮᱯ ᱚᱱᱟ ᱵᱟᱠᱷᱨᱟ ᱵᱩᱦᱤ ᱮᱢ ᱟᱠᱟᱫ ᱠᱚᱣᱟᱭ ᱵᱷᱟᱥᱟᱭ ᱮᱢ ᱟᱠᱟᱫ ᱠᱚᱣᱟ ᱜᱚᱱᱤᱛ ᱮᱢ ᱟᱠᱟᱫ ᱠᱚᱣᱟ ᱤᱝᱞᱤᱥ ᱮᱢ ᱟᱠᱟᱫ ᱠᱚᱣᱟ ᱟᱨ ᱵᱤᱜᱽᱜᱟᱱ ᱦᱚᱸ ᱮᱢ ᱟᱠᱟᱫ ᱠᱚᱣᱟ ᱟᱵᱚᱣᱟᱜ ᱫᱚ ᱦᱟᱸᱜ ᱚᱱᱠᱟ ᱠᱚᱫᱚ ᱵᱟᱝ ᱵᱮᱱᱟᱣ ᱟᱠᱟᱱᱟ ᱟᱫᱚ ᱱᱮᱥ ᱠᱷᱚᱱ ᱫᱚ ᱦᱟᱸᱜ ᱟᱨᱦᱚᱸ ᱮᱢ ᱟᱠᱟᱫ ᱟᱭ ᱡᱚᱛᱚ ᱦᱟᱸᱜ ᱚᱣᱟᱱ ᱠᱷᱚᱱ ᱦᱟᱸᱜ ᱯᱚᱧᱪᱚᱢ ᱦᱟᱹᱵᱤᱡ ᱫᱚ ᱦᱟᱸᱜ ᱵᱩᱦᱤ ᱟᱨᱦᱚᱸ ᱥᱟᱯᱞᱟᱭ ᱟᱠᱟᱫ ᱮᱢ ᱟᱠᱟᱫ ᱟᱭ ᱱᱟᱦᱟᱜ ᱮ ᱢᱮᱱᱮᱫ ᱟᱭ ᱠᱤᱱᱛᱩ ᱟᱵᱚ ᱱᱚᱰᱮ ᱜᱮ ᱵᱟᱲᱟᱭᱚᱜ ᱠᱟᱱᱟ ᱡᱮ ᱟᱵᱚ ᱡᱮᱦᱮᱛᱩ ᱚᱱᱟ ᱵᱷᱟᱥᱟ ᱞᱟᱹᱜᱤᱫ ᱡᱟᱦᱟᱸ ᱴᱤᱪᱟᱨ ᱠᱚ ᱵᱟᱦᱟᱞ ᱟᱠᱟᱱᱟ ᱩᱱᱠᱩ ᱴᱷᱤᱠ ᱞᱮᱠᱟ ᱵᱟᱭ ᱮᱢ ᱫᱟᱲᱮᱭᱟᱠᱚ ᱠᱟᱱᱟ ᱮᱱᱠᱷᱟᱱ ᱱᱚᱰᱮ ᱠᱷᱚᱱ ᱟᱡᱟᱜ ᱫᱚᱨᱚᱫ ᱡᱟᱦᱟᱸ ᱛᱤᱱᱟᱹᱜ ᱚᱸᱰᱮ ᱱᱟᱦᱟᱜ ᱵᱟᱲᱟᱭᱚᱜ ᱠᱟᱱᱟ ᱛᱤᱱᱟᱹᱝ ᱪᱮᱫ ᱮ ᱰᱤᱠᱞᱮᱭᱟᱨ ᱟᱠᱟᱫᱼᱟ ᱱᱤᱛᱚᱜ ᱟᱜᱟᱢ ᱫᱤᱱ ᱨᱮ ᱚᱱᱟ ᱛᱤᱱᱟᱹᱜ ᱮ ᱠᱟᱨᱡᱚᱠᱟᱨᱤᱭᱟ ᱚᱱᱟ ᱦᱚᱸ ᱟᱡ ᱜᱮ ᱵᱟᱲᱟᱭᱟ ᱛᱮᱦᱮᱧ ᱱᱚᱰᱮ ᱠᱷᱚᱱ ᱟᱯᱮ ᱡᱟᱦᱟᱸ ᱯᱮ ᱢᱮᱱᱮᱜᱼᱟ ᱟᱨ ᱯᱮ ᱠᱩᱠᱞᱤ ᱱᱚᱰᱮ ᱠᱷᱚᱱ ᱜᱮ ᱵᱟᱲᱟᱭ ᱯᱮ ᱡᱮ ᱟᱵᱚᱣᱟᱜ ᱥᱟᱱᱛᱟᱲᱤ ᱵᱷᱟᱥᱟ ᱯᱨᱚᱛᱤ ᱛᱮᱦᱮᱧ ᱟᱵᱚᱭᱤᱡ ᱳᱰᱤᱥᱟ ᱥᱚᱨᱠᱟᱨ ᱛᱤᱱᱟᱹᱜ ᱜᱚᱨᱚᱡᱽ ᱢᱮᱱᱟᱜᱼᱟ

ᱵᱷᱤᱲ ᱦᱚᱲ ᱟᱨ ᱩᱰᱤᱭᱟ ᱩᱨᱫᱩ ᱛᱮᱞᱜᱩ ᱵᱟᱝᱜᱟᱞᱤ ᱚᱱᱠᱟ ᱤᱝᱞᱤᱥ ᱡᱟᱦᱟᱸ ᱛᱤᱱᱟᱹᱜ ᱠᱚ ᱨᱚᱲ ᱠᱟᱱᱟ ᱩᱱᱠᱩᱣᱟᱜ ᱫᱚ ᱢᱤᱫᱴᱟᱝ ᱱᱟᱜ ᱠᱚᱞᱚᱢ ᱢᱮᱱᱟᱜᱼᱟ ᱠᱚᱞᱚᱢ ᱢᱟ ᱵᱟᱝ ᱚᱱᱟ ᱜᱚᱲ ᱱᱚᱵᱚ ᱠᱤᱱᱛᱩ ᱟᱵᱚ ᱮᱠ ᱥᱤᱰᱩᱞ ᱵᱷᱟᱥᱟ ᱦᱩᱭ ᱠᱟᱛᱮ ᱥᱟᱱᱛᱟᱲᱤ ᱫᱚ ᱚᱸᱰᱮ ᱵᱟᱹᱱᱩᱜ ᱟᱹᱱᱤᱡ ᱧᱮᱞ ᱯᱮ ᱴᱷᱤᱠ ᱢᱮᱱᱠᱷᱟᱱ ᱟᱹᱵᱤᱱ ᱚᱸᱰᱮ ᱠᱚ ᱯᱷᱤᱞ ᱦᱚᱪᱚ ᱚᱠᱟ ᱠᱚ ᱯᱷᱤᱞᱚᱯᱟ ᱮᱱᱠᱷᱟᱱ ᱟᱨ ᱪᱮᱫ ᱦᱚᱸ ᱵᱟᱠᱚ ᱧᱟᱢᱟ ᱟᱵᱚ ᱵᱟᱝᱠᱷᱟᱱ ᱵᱚᱱ ᱪᱟᱞᱟᱜᱼᱟ ᱥᱟᱱᱛᱟᱲ ᱠᱷᱟᱱ ᱢᱟᱵᱚᱱ ᱥᱟᱱᱛᱟᱲ ᱮᱱᱠᱷᱟᱱ ᱩᱱᱠᱩ ᱫᱚ

ᱦᱩᱭᱩᱜ ᱜᱮᱭᱟ ᱚᱱᱮ ᱛᱟᱞᱟᱨᱮ ᱠᱚᱨᱳᱱᱟ ᱢᱟᱲᱟᱝ ᱨᱮ ᱪᱟᱞᱟᱣ ᱞᱮᱱᱟ ᱥᱩᱡᱚᱢ ᱪᱚᱱᱫᱨᱚ ᱫᱚ ᱵᱟᱝ ᱠᱟᱱᱟ ᱥᱟᱱᱚᱱᱫᱚ ᱵᱟᱱᱫᱮ ᱡᱮᱢᱚᱱ ᱪᱟᱞᱟᱣ ᱞᱮᱱᱟᱭ ᱰᱮᱯᱩᱴᱤ ᱥᱯᱤᱠᱟᱨ ᱛᱟᱦᱮᱸ ᱠᱟᱱᱟ ᱩᱱᱤ ᱥᱟᱞᱟᱜ ᱜᱟᱯᱟᱞ ᱢᱟᱨᱟᱣ ᱮᱱᱟ ᱚᱸᱰᱮ ᱪᱤᱯ ᱥᱮᱠᱨᱮᱴᱟᱨᱤ ᱥᱟᱞᱟᱜ ᱜᱟᱯᱟᱞ ᱢᱟᱨᱟᱣ ᱡᱮ ᱵᱟᱝᱟ ᱱᱩᱠᱩᱣᱟᱜ ᱠᱟᱹᱢᱤ ᱦᱩᱭᱩᱜᱼᱟ ᱮᱱᱠᱷᱟᱱ ᱚᱸᱰᱮ ᱠᱷᱚᱱ ᱦᱮᱡ ᱨᱩᱣᱟᱹᱲ ᱠᱟᱛᱮ ᱟᱵᱚᱨᱮᱱ ᱠᱚ ᱞᱟᱹᱭᱟᱫ ᱵᱚᱱᱟᱭ ᱵᱟᱝᱟ ᱟᱯᱮᱭᱟᱜ ᱠᱟᱹᱢᱤ ᱫᱚ ᱫᱩᱭᱥᱚ ᱯᱟᱨᱥᱮᱱᱴ ᱦᱩᱭᱱᱟ ᱱᱤᱛᱚᱜ ᱫᱚ ᱵᱷᱚᱸᱡᱽ ᱫᱤᱥᱚᱢ ᱠᱷᱚᱱ ᱡᱟᱦᱟᱸ ᱴᱷᱤᱞᱤ ᱫᱤᱯᱤᱞ ᱠᱚ ᱢᱮᱱᱟᱜ ᱠᱚᱣᱟ ᱩᱱᱠᱩ ᱟᱹᱜᱩ ᱠᱚᱯᱮ ᱟᱨ ᱟᱵᱚᱣᱟᱜ ᱦᱚᱨᱚᱜ ᱵᱟᱸᱫᱮ ᱠᱟᱛᱮ ᱟᱨ ᱟᱯᱮ ᱢᱟᱪᱮᱫ ᱠᱚᱦᱚᱸ ᱢᱟᱪᱮᱫᱟᱜ ᱦᱚᱸ ᱰᱨᱮᱥ ᱟᱹᱜᱩ ᱠᱟᱛᱮ ᱜᱮ ᱦᱤᱡᱩᱜ ᱯᱮ ᱟᱨ ᱜᱩᱨᱩ ᱜᱚᱢᱠᱮᱭᱟᱜ ᱢᱩᱴᱷᱟᱹᱱ ᱫᱚ ᱪᱷᱚ ᱯᱷᱩᱴ ᱩᱥᱩᱞ ᱦᱩᱭ ᱠᱚᱜ ᱢᱟ ᱟᱨ ᱵᱟᱦᱟ ᱢᱟᱞᱟ ᱵᱮᱱᱟᱣ ᱯᱮ ᱡᱟᱦᱟᱸ ᱵᱟᱨ ᱦᱚᱲ ᱛᱮ ᱟᱹᱠᱤᱱ ᱠᱤᱱ ᱦᱟᱨᱟ ᱦᱟᱨᱟᱣ ᱫᱟᱲᱮᱭᱟᱭ ᱢᱟ ᱜᱩᱨᱩ ᱚᱱᱟ ᱱᱚᱵᱤᱱ ᱥᱚᱨᱠᱟᱨ ᱱᱚᱵᱤᱱ ᱯᱚᱴᱱᱟᱭᱮᱠ ᱚᱱᱠᱟᱱ ᱟᱹᱜᱩ ᱠᱟᱛᱮ ᱦᱤᱡᱩᱜ ᱯᱮ ᱫᱤᱱ ᱥᱮᱴᱮᱨᱮᱱᱟ ᱟᱞᱮ ᱩᱱᱠᱩ ᱦᱚᱸᱞᱮ ᱡᱩᱛ ᱠᱮᱫ ᱠᱚᱣᱟ ᱜᱟᱹᱰᱤ ᱵᱷᱟᱲᱟ ᱵᱟᱠᱷᱨᱟ ᱮᱰᱵᱷᱟᱱᱥ ᱦᱚᱸᱞᱮ ᱮᱢ ᱠᱮᱜᱼᱟ ᱫᱤᱱ ᱥᱮᱴᱮᱨᱮᱱᱟ ᱩᱱ ᱡᱚᱦᱚᱜ ᱫᱚ ᱛᱟᱭᱚᱢ ᱫᱚ ᱟᱨ ᱯᱷᱳᱱ ᱜᱮ ᱵᱟᱠᱚ ᱨᱤᱥᱤᱵᱷᱟ ᱥᱟᱱᱟ ᱫᱚ ᱵᱟᱨ ᱫᱤᱱ ᱵᱟᱭ ᱨᱤᱥᱤᱵᱷᱟ ᱡᱟᱦᱟᱸᱭ ᱱᱟᱦᱟᱜ ᱠᱚᱢᱤᱥᱚᱱᱟᱨ ᱛᱟᱦᱮᱸ ᱠᱟᱱᱟᱭ ᱩᱱᱤ ᱵᱟᱭ ᱨᱤᱥᱤᱵᱷᱟ ᱟᱨ ᱪᱮᱫ ᱫᱚᱧ ᱪᱤᱠᱟᱹᱭᱟ ᱱᱚᱰᱮ ᱦᱚᱸ ᱮᱲᱮ ᱦᱩᱭᱮᱱᱟ ᱦᱟᱨᱟᱥᱢᱮᱱᱴ ᱠᱟᱛᱮᱫ ᱫᱚ